ᱚᱱᱟᱛᱮ ᱵᱞᱚᱠ ᱠᱚᱨᱮ ᱮᱢᱟᱱ ᱠᱚᱨᱮ ᱫᱷᱚᱨᱱᱟ ᱮᱢ ᱠᱟᱛᱮ ᱯᱚᱧᱪᱟᱭᱮᱛ ᱱᱤᱨᱵᱟᱪᱚᱱ ᱫᱚ ᱥᱛᱷᱚᱜᱤᱛᱚᱜ ᱢᱟ ᱱᱚᱣᱟ ᱠᱟᱨᱡᱚᱠᱨᱚᱢ ᱠᱚ ᱪᱟᱞᱟᱣ ᱤᱧᱟᱹᱜ ᱩᱭᱦᱟᱹᱨ ᱯᱟᱸᱪᱣᱤ ᱚᱱᱩᱥᱩᱪᱤ ᱠᱷᱮᱛᱨᱮ ᱨᱮ ᱯᱚᱧᱪᱟᱭᱮᱛ ᱱᱤᱨᱵᱟᱪᱚᱱ ᱫᱚ ᱚᱥᱚᱢᱵᱚᱭᱱᱤᱠ ᱛᱟᱦᱮᱸ ᱠᱟᱱᱟ ᱱᱤᱛ ᱫᱚ ᱵᱟᱝ ᱩᱱᱤᱥᱥᱚ ᱪᱷᱤᱭᱟᱱᱚᱵᱵᱚᱭ ᱨᱮ ᱯᱮᱥᱟ ᱠᱟᱹᱱᱩᱱ ᱵᱮᱱᱟᱣᱟᱱ ᱠᱷᱟᱱ ᱜᱮ ᱯᱟᱸᱪᱣᱤ ᱚᱱᱩᱥᱩᱪᱤ ᱠᱷᱮᱛᱨᱚ ᱨᱮ ᱯᱚᱧᱪᱟᱭᱮᱛ ᱱᱤᱨᱵᱟᱪᱚᱱ ᱠᱚ ᱥᱚᱢᱵᱚᱭᱫᱷᱟ ᱩᱱᱠᱩ ᱴᱨᱮᱱᱤᱝ ᱠᱚ ᱮᱢᱮᱫ ᱠᱚᱣᱟ ᱚᱱᱮ ᱛᱤᱱᱟᱹᱜ ᱜᱟᱱ ᱯᱮ ᱵᱩᱡᱷᱟᱹᱣᱟ ᱥᱮ ᱵᱟᱝᱟ ᱦᱟᱸᱜ ᱮᱱᱦᱚᱸᱞᱤᱧ ᱞᱟᱹᱭᱟ ᱩᱱᱠᱩ ᱠᱚ ᱞᱟᱹᱭᱮᱜᱼᱟ ᱟᱵᱚ ᱫᱚ ᱱᱚᱱ ᱡᱩᱰᱤᱥᱤᱭᱟᱞ ᱥᱤᱥᱴᱮᱢ ᱨᱤᱱ ᱦᱚᱲ ᱠᱟᱱᱟ ᱵᱚᱱ ᱡᱩᱰᱤᱥᱤᱭᱟᱞ ᱥᱤᱥᱴᱮᱢ ᱨᱤᱱ ᱫᱚᱵᱚᱱ ᱵᱟᱝ ᱠᱟᱱᱟ ᱢᱮᱱᱠᱷᱟᱱ ᱥᱚᱨᱠᱟᱨ ᱵᱮᱵᱚᱥᱛᱷᱟ ᱠᱷᱚᱱ ᱫᱚᱵᱚᱱ ᱵᱟᱦᱨᱮ ᱜᱮᱭᱟ ᱮᱴᱟᱜ ᱜᱮᱭᱟ ᱵᱚᱱ ᱟᱵᱚ ᱫᱚ ᱥᱚᱨᱠᱟᱨᱟᱜ ᱥᱟᱥᱚᱱ ᱵᱮᱵᱚᱥᱛᱷᱟ ᱨᱮᱫᱚ ᱵᱟᱹᱱᱩᱜ ᱟᱵᱚ ᱟᱹᱫᱤᱵᱟᱹᱥᱤ ᱠᱚ ᱪᱮᱛᱟᱱ ᱨᱮᱫᱚ ᱠᱳᱨᱴ ᱠᱟᱪᱷᱟᱨᱤ ᱥᱚᱨᱠᱟᱨᱤ ᱠᱳᱨᱴ ᱟᱫᱟᱞᱚᱛ ᱨᱮ ᱪᱮᱫ ᱦᱚᱸ ᱫᱷᱟᱨᱟ ᱵᱟᱭ ᱞᱟᱜᱟᱜᱼᱟ ᱱᱟ ᱟᱭ ᱯᱤ ᱥᱤ ᱱᱟ ᱥᱤ ᱟᱨ ᱯᱤ ᱥᱤ ᱤᱧ ᱱᱚᱣᱟ ᱜᱮ ᱵᱟᱹᱧ ᱵᱩᱡᱽ ᱧᱟᱢᱟ ᱟᱪᱪᱷᱟ ᱥᱤ ᱟᱨ ᱯᱤ ᱥᱤ ᱟᱭ ᱯᱤ ᱥᱤ ᱡᱩᱫᱤ ᱵᱟᱭ ᱞᱟᱜᱟᱜᱼᱟ ᱛᱟᱦᱞᱮ ᱠᱨᱤᱥᱱᱟ ᱦᱟᱸᱥᱫᱟ ᱟᱨ ᱠᱩᱡᱩᱨ ᱵᱤᱡᱚᱭ ᱠᱩᱡᱩᱨ ᱵᱚᱵᱤᱛᱟ ᱠᱚᱪᱪᱚᱯ ᱱᱩᱠᱩ ᱫᱚ ᱚᱠᱟ ᱞᱮᱠᱟ ᱛᱮᱠᱚ ᱡᱮᱞ ᱮᱱᱟ ᱟᱨ ᱵᱟᱨ ᱥᱮᱨᱢᱟ ᱡᱤᱦᱚᱞ ᱨᱮ ᱛᱟᱦᱮᱸ ᱛᱟᱦᱮᱱ ᱯᱚᱨᱮ ᱱᱤᱛ ᱫᱚ ᱚᱠᱟ ᱫᱷᱟᱨᱟ ᱛᱮᱠᱚ ᱵᱮᱞ ᱮᱱᱟ ᱟᱠᱚ ᱴᱷᱮᱱ ᱫᱚ ᱥᱤᱟᱨᱯᱤᱥᱤ ᱦᱚᱸ ᱞᱟᱜᱟᱣᱮᱱᱟ ᱟᱭᱯᱤᱥᱤ ᱦᱚᱸ ᱞᱟᱜᱟᱣᱮᱱᱟ ᱡᱮᱞ ᱦᱚᱸᱠᱚ ᱠᱷᱟᱴᱟᱣᱮᱱᱟ ᱟᱨ ᱥᱚᱢᱟᱡᱽ ᱨᱤᱱ ᱦᱚᱲ ᱫᱚᱠᱚ ᱢᱮᱛᱟ ᱵᱚᱱ ᱠᱟᱱᱟ ᱡᱮ ᱵᱟᱝᱟ ᱟᱭᱯᱤᱥᱤ ᱥᱤᱟᱨᱯᱤᱥᱤ ᱫᱚ ᱵᱟᱭ ᱞᱟᱜᱟᱜᱼᱟ ᱟᱹᱫᱤᱵᱟᱹᱥᱤ ᱠᱚ ᱤᱧᱟᱹᱜ ᱢᱮᱱ ᱟᱹᱫᱤᱵᱟᱹᱥᱤ ᱢᱚᱦᱟᱥᱚᱵᱷᱟ ᱨᱤᱱ ᱱᱩᱠᱩ ᱜᱚᱢᱠᱮ ᱠᱚᱠᱚ ᱞᱟᱹᱭᱮᱫᱼᱟ ᱵᱤᱰᱤᱳ ᱥᱤᱳ ᱰᱤᱥᱤ ᱮᱥᱯᱤ ᱛᱷᱟᱱᱟ ᱫᱟᱨᱚᱜᱟ ᱡᱚᱛᱚ ᱱᱚᱠᱞᱤ ᱜᱮᱭᱟ ᱠᱚ ᱟᱨᱦᱚᱸ ᱯᱚᱧᱪᱟᱭᱮᱛ ᱱᱤᱨᱵᱟᱪᱚᱱ ᱟᱞᱚ ᱦᱩᱭᱩᱜ ᱢᱟ ᱚᱱᱟ ᱞᱟᱹᱜᱤᱫ ᱛᱮᱠᱷᱟᱱ ᱵᱤᱰᱤᱳ ᱴᱷᱮᱱ ᱫᱷᱚᱨᱱᱟ ᱠᱚ ᱮᱢᱮᱭᱟ ᱩᱱᱤ ᱱᱚᱠᱞᱤ ᱜᱮᱫᱚ ᱩᱱᱤ ᱫᱚ ᱟᱨ ᱱᱚᱠᱞᱤ ᱴᱷᱮᱱ ᱫᱚ ᱟᱨᱚ ᱪᱮᱫ ᱧᱟᱢ ᱫᱷᱚᱨᱱᱟ ᱫᱚᱯᱮ ᱮᱢᱮᱭᱟ ᱟᱨᱦᱚᱸ ᱢᱚᱡᱟ ᱨᱮᱱᱟᱜ ᱠᱟᱛᱷᱟ ᱫᱚ ᱟᱨᱮ ᱛᱟᱞᱥᱟ ᱢᱟᱹᱡᱷᱤ ᱫᱩᱨᱜᱟ ᱢᱩᱨᱢᱩ ᱫᱟᱥ ᱱᱟᱛᱷ ᱦᱟᱸᱥᱫᱟ ᱱᱩᱠᱤᱱ ᱠᱤᱱ ᱞᱟᱹᱭ ᱟᱵᱚ ᱫᱚ ᱱᱚᱱ ᱡᱩᱰᱤᱥᱤᱭᱟᱞ ᱥᱤᱥᱴᱮᱢ ᱨᱤᱱ ᱦᱚᱲ ᱠᱟᱱᱟ ᱢᱮᱱᱠᱷᱟᱱ ᱠᱚᱢᱯᱟᱱᱤ ᱠᱚᱢᱟᱧ ᱵᱟᱲᱟᱭᱟ ᱡᱩᱰᱤᱥᱤᱭᱟᱞ ᱥᱤᱥᱴᱮᱢ ᱨᱤᱱ ᱦᱚᱲ ᱠᱟᱱᱟ